ᱠᱚᱱᱴᱨᱳ ᱵᱷᱟᱨᱥᱤ ᱢᱟ ᱪᱟᱞᱟᱜ ᱠᱟᱱ ᱜᱮ ᱡᱮᱴᱟ ᱢᱤᱫᱴᱮᱡ ᱴᱩᱰᱩ ᱡᱤ ᱵᱚᱞᱮ ᱩᱱᱤ ᱠᱚᱲᱟ ᱢᱮᱱᱟᱭᱟ ᱩᱱᱤ ᱥᱟᱛᱷᱮ ᱯᱞᱟᱥ ᱱᱚᱛᱮ ᱡᱮ ᱮᱥ ᱴᱤ ᱦᱮᱨᱮᱞ ᱮᱥ ᱴᱤ ᱦᱮᱨᱮᱞ ᱱᱩᱠᱩ ᱥᱟᱛᱮᱜ ᱠᱤᱱᱛᱩ ᱠᱚᱱᱴᱨᱳ ᱵᱷᱟᱨᱥᱤ ᱪᱟᱞᱟᱜ ᱠᱟᱱᱟ ᱟᱨ ᱤᱧ ᱨᱮᱱ ᱡᱚᱛᱚ ᱴᱩᱠ ᱜᱚᱲᱚ ᱥᱟᱯᱳᱨᱴ ᱱᱚᱝᱠᱟ ᱥᱟᱵᱥᱠᱨᱟᱭᱵᱟᱨ ᱢᱮᱱᱟᱜ ᱯᱮᱭᱟ ᱨᱤᱥᱮᱱᱴᱞᱤ ᱪᱮᱫᱟᱜ ᱤᱧᱟᱹᱜ ᱵᱷᱤᱰᱭᱳ ᱵᱟᱝ ᱦᱤᱡᱩᱜ ᱠᱟᱱᱟ ᱠᱤᱢᱵᱟ ᱱᱟᱣᱟ ᱱᱟᱣᱟ ᱛᱚ ᱱᱤᱭᱟᱹ ᱠᱚ ᱠᱟᱨᱚᱱ ᱟᱭᱢᱟ ᱨᱚᱠᱚᱢ ᱠᱟᱨᱚᱱ ᱢᱮᱱᱟᱜ ᱜᱮᱭᱟ ᱯᱟᱨᱥᱳᱱᱟᱞ ᱠᱟᱨᱚᱱ ᱠᱚᱦᱚᱸ ᱛᱟᱦᱮᱱ ᱜᱮᱭᱟ ᱨᱤᱡᱮᱱ ᱛᱟᱦᱮᱱ ᱜᱮᱭᱟ ᱛᱚᱵᱮ ᱱᱤᱭᱟᱹ ᱠᱚ ᱵᱤᱥᱚᱭ ᱛᱮᱦᱚᱸ ᱡᱮᱦᱮᱛᱩ ᱤᱧ ᱥᱚᱢᱟᱡᱽ ᱨᱮᱧ ᱨᱚᱲ ᱵᱟᱲᱟᱭ ᱜᱮᱭᱟ ᱛᱚ ᱱᱤᱭᱟᱹ ᱠᱚ ᱵᱤᱥᱚᱭ ᱫᱚ ᱠᱤᱪᱷᱩ ᱵᱟᱝ ᱠᱤᱪᱷᱩ ᱤᱧᱟᱹᱜ ᱛᱚ ᱢᱤᱫᱴᱮᱡ ᱨᱟᱭ ᱫᱚᱦᱚ ᱫᱚᱨᱠᱟᱨ ᱡᱮ ᱤᱧᱟᱹᱜ ᱳᱯᱤᱱᱤᱭᱚᱱ ᱪᱮᱫ ᱚᱱᱟ ᱦᱤᱥᱟᱹᱵ ᱛᱮ ᱛᱚ ᱱᱚᱰᱮ ᱱᱤᱭᱟᱹ ᱜᱮᱧ ᱢᱮᱱᱟ ᱡᱮ ᱱᱤᱭᱟᱹ ᱡᱮᱱᱟᱨᱮᱥᱚᱱ ᱨᱮᱱ ᱡᱮ ᱠᱚᱲᱟᱼᱠᱩᱲᱤ ᱢᱮᱱᱟᱜ ᱠᱚ ᱛᱚ ᱟᱵᱚ ᱡᱩᱫᱤ ᱯᱷᱮᱢᱮᱞᱤ ᱫᱤᱠ ᱠᱷᱚᱡ ᱵᱚᱱ ᱧᱮᱞ ᱠᱷᱟᱡ ᱯᱮᱨᱮᱱᱴᱥ ᱫᱤᱠ ᱠᱷᱚᱡ ᱵᱚᱱ ᱧᱮᱞ ᱠᱚ ᱠᱷᱟᱡ ᱛᱚ ᱚᱱᱟ ᱠᱷᱮᱛᱨᱮ ᱪᱮᱫ ᱦᱩᱭᱩᱜ ᱠᱟᱱᱟ ᱱᱤᱭᱟᱹ ᱡᱤᱱᱤᱥ ᱜᱮ ᱡᱟᱹᱥᱛᱤ ᱜᱷᱚᱴᱟᱜ ᱠᱟᱱᱟ ᱡᱮᱠᱷᱟᱱᱮ ᱡᱮ ᱵᱚᱭᱮᱥ ᱨᱮ ᱠᱩᱲᱤ ᱜᱤᱫᱽᱨᱟᱹ ᱦᱳᱠ ᱠᱚᱲᱟ ᱜᱤᱫᱽᱨᱟᱹ ᱦᱳᱠ ᱠᱟᱹᱴᱤᱡ ᱜᱮᱠᱚ ᱛᱟᱦᱮᱱ ᱠᱟᱱᱟ ᱛᱚ ᱚᱱᱟ ᱥᱚᱢᱚᱭ ᱟᱵᱚᱣᱟᱜ ᱢᱤᱫᱴᱮᱡ ᱜᱮ ᱢᱟᱭᱤᱱᱰ ᱥᱮᱹᱴ ᱛᱟᱦᱮᱱᱟ ᱡᱮ ᱱᱩᱠᱩ ᱫᱚ ᱠᱟᱹᱴᱤᱡ ᱠᱚᱲᱟ ᱜᱤᱫᱽᱨᱟᱹ ᱠᱟᱱᱟ ᱠᱚ ᱠᱩᱲᱤ ᱜᱤᱫᱽᱨᱟᱹ ᱠᱟᱱᱟ ᱠᱚ ᱠᱮᱵᱚᱞ ᱠᱚ ᱦᱟᱨᱟᱜ ᱠᱟᱱᱟ ᱛᱚ ᱱᱩᱠᱩᱣᱟᱜ ᱫᱚ ᱟᱨ ᱚᱠᱟ ᱞᱮᱠᱟᱱ ᱵᱟᱝ ᱪᱮᱫ ᱵᱟᱹᱲᱤᱡ ᱠᱚ ᱠᱚᱨᱟᱣ ᱫᱟᱲᱮᱭᱟᱜᱼᱟ ᱠᱚ ᱛᱚ ᱱᱚᱝᱠᱟ ᱜᱮ ᱢᱤᱫᱴᱮᱡ ᱢᱟᱭᱤᱱᱰ ᱥᱮᱹᱴ ᱛᱟᱦᱮᱱ ᱛᱟᱠᱚᱣᱟ ᱯᱮᱨᱮᱱᱴᱥ ᱟᱜ ᱯᱷᱚᱞᱮ ᱚᱲᱟᱜ ᱨᱮᱱ ᱜᱤᱫᱽᱨᱟᱹ ᱠᱚ ᱠᱚᱲᱟ ᱠᱚ ᱡᱟᱦᱟᱸ ᱞᱮᱠᱟᱱᱟᱜ ᱜᱮᱠᱚ ᱵᱟᱹᱲᱤᱡ ᱦᱚᱪᱚᱭᱮᱠᱚ ᱛᱚ ᱚᱱᱟ ᱠᱚᱫᱚ ᱥᱮᱹᱢ ᱥᱮᱹᱢ ᱚᱨᱛᱷᱟᱛ ᱢᱟᱱᱟᱱᱥᱳᱭ ᱨᱮᱜᱮ ᱛᱟᱦᱮᱱ ᱜᱮᱭᱟ ᱯᱮᱨᱮᱱᱴᱥ ᱦᱤᱥᱟᱹᱵ ᱱᱤᱭᱟᱹ ᱛᱟᱨᱯᱚᱨᱮ ᱡᱚᱠᱷᱚᱱ ᱟᱨ ᱢᱤᱫᱴᱮᱡ ᱮᱡᱽ ᱦᱤᱡᱩᱜᱼᱟ ᱚᱱᱟ ᱥᱚᱢᱚᱭ ᱠᱤᱱᱛᱩ ᱫᱷᱤᱨᱮ ᱫᱷᱤᱨᱮ ᱪᱮᱫ ᱦᱩᱭᱩᱜᱼᱟ ᱜᱤᱫᱽᱨᱟᱹ ᱠᱚᱠᱚ ᱞᱟᱹᱴᱩᱜ ᱟᱠᱚ ᱚᱱᱟ ᱥᱚᱢᱚᱭ ᱠᱤᱱᱛᱩ ᱟᱵᱚ ᱵᱟᱵᱚᱱ ᱥᱟᱥᱚᱱ ᱫᱟᱲᱮ ᱠᱚᱣᱟ ᱵᱚᱱ ᱛᱚ ᱥᱮᱭ ᱥᱚᱢᱚᱭ ᱟᱵᱚ ᱪᱮᱫ ᱵᱚᱱ ᱪᱮᱠᱟᱭᱟ ᱚᱲᱟᱜ ᱨᱮᱱ ᱡᱮ ᱠᱟᱹᱴᱤᱡ ᱠᱟᱹᱴᱤᱡ ᱠᱚᱲᱟ ᱜᱤᱫᱽᱨᱟᱹ ᱠᱚ ᱛᱟᱦᱮᱱ ᱠᱟᱱ ᱠᱩᱲᱤ ᱜᱤᱫᱽᱨᱟᱹ ᱠᱚ ᱛᱟᱦᱮᱱ ᱠᱟᱱ ᱩᱱᱠᱩ ᱠᱚ ᱵᱟᱹᱲᱤᱡ ᱠᱷᱟᱡ ᱠᱚ ᱚᱱᱟ ᱥᱚᱢᱚᱭ ᱟᱵᱚ ᱵᱚᱱ ᱢᱮᱱᱫᱟ ᱡᱮ ᱩᱱᱠᱩ ᱫᱚᱠᱚ ᱠᱟᱹᱴᱤᱡ ᱜᱮᱭᱟ ᱠᱚ ᱪᱮᱫ ᱵᱟᱝ ᱠᱚ ᱠᱚᱨᱟᱣᱟ ᱟᱨ ᱪᱮᱫ ᱵᱟᱝ ᱠᱚ ᱵᱩᱡᱷᱟᱹᱣ ᱠᱟᱜᱼᱟ ᱵᱷᱩᱞ ᱛᱨᱩᱴᱤ ᱦᱩᱭ ᱛᱟᱱᱟᱜᱚᱜ ᱜᱮᱭᱟ ᱚᱱᱟ ᱦᱤᱥᱟᱹᱵ ᱵᱚᱱ ᱠᱷᱚᱢᱟ ᱜᱚᱫ ᱠᱟᱠᱚᱣᱟ ᱯᱮᱨᱮᱱᱴᱥ ᱟᱜ ᱢᱟᱭᱤᱱᱰ ᱥᱮᱴ ᱱᱚᱝᱠᱟ ᱦᱚᱸ ᱛᱟᱦᱮᱱᱟ ᱟᱨ ᱡᱚᱠᱷᱚᱱ ᱠᱚ ᱜᱤᱫᱽᱨᱟᱹ ᱠᱚᱠᱚ ᱞᱟᱹᱴᱩᱜ ᱟᱠᱚ ᱦᱟᱨᱟᱜ ᱟᱠᱚ ᱵᱩᱨᱩᱜ ᱟᱠᱚ ᱩᱱ ᱡᱚᱠᱷᱚᱡ ᱡᱩᱫᱤ ᱡᱟᱦᱟᱱᱟᱜ ᱵᱩᱜᱤ ᱵᱟᱹᱲᱤᱡ ᱠᱚ ᱠᱚᱨᱟᱣ ᱛᱟᱱᱟ ᱞᱮᱠᱷᱟᱡ ᱡᱮᱴᱟ ᱥᱚᱢᱟᱡᱽ ᱨᱮ ᱤᱯᱷᱮᱠᱴ ᱯᱟᱲᱟᱜ ᱠᱟᱱᱟ ᱠᱤᱢᱵᱟ ᱟᱠᱚᱣᱟᱜ ᱯᱟᱨᱥᱳᱱᱟᱞ ᱞᱟᱭᱤᱯᱷ ᱨᱮᱦᱚᱸ ᱤᱧ ᱡᱚᱠᱷᱚᱡ ᱠᱤᱱᱛᱩ ᱟᱵᱚ ᱵᱟᱵᱚᱱ ᱥᱟᱥᱚᱱ ᱫᱟᱲᱮ ᱠᱚᱣᱟ ᱱᱤᱭᱟᱹ ᱛᱚ ᱱᱩᱠᱩ ᱡᱮ ᱨᱳᱥᱴᱟᱨ ᱢᱮᱱᱟᱜ ᱠᱚᱣᱟ ᱱᱩᱠᱩᱣᱟᱜ ᱞᱮᱝᱜᱩᱭᱮᱡᱽ ᱡᱩᱫᱤ ᱴᱩᱰᱩᱡᱤᱭᱟᱜ ᱦᱤᱥᱟᱹᱵ ᱛᱤᱧ ᱥᱟᱵ ᱠᱷᱟᱡ ᱥᱟᱹᱨᱤᱜᱮ ᱛᱷᱚᱲᱟ ᱡᱩᱫᱟᱹ ᱜᱮ ᱟᱸᱡᱚᱢᱚᱜ ᱠᱟᱱᱟ ᱟᱵᱟᱨ ᱱᱩᱠᱩ ᱦᱚᱸ ᱡᱮ ᱮᱠᱫᱚᱢ ᱜᱮ ᱵᱟᱹᱲᱤᱡ ᱮᱴᱟᱜ ᱫᱨᱤᱥᱴᱤ ᱵᱷᱚᱝᱜᱤ ᱛᱮ ᱛᱷᱚᱲᱟᱧ ᱧᱮᱞ ᱠᱚᱣᱟ ᱮᱢᱚᱱ ᱦᱚᱸ ᱵᱟᱝ ᱛᱚ ᱱᱚᱰᱮ ᱢᱤᱫᱴᱮᱡ ᱡᱤᱱᱤᱥ ᱜᱮ ᱠᱷᱮᱭᱟᱞ ᱞᱟᱜᱟᱜᱼᱟ ᱡᱮ ᱟᱢ ᱱᱤᱡᱮᱢ ᱚᱠᱟ ᱞᱮᱠᱟᱱᱟ ᱚᱠᱚᱭᱴᱟᱜ ᱪᱮᱫ ᱞᱮᱠᱟᱱᱟ ᱵᱟᱭ ᱪᱮᱫ ᱞᱮᱠᱟᱱᱟ ᱚᱱᱟ ᱠᱷᱚᱡ ᱢᱟ ᱚᱱᱟ ᱠᱚᱢᱟ ᱥᱟᱹᱜᱤᱧ ᱨᱮᱱᱟᱜ ᱵᱮᱯᱟᱨ ᱠᱟᱱᱟ ᱟᱢ ᱱᱤᱡᱮᱢ ᱪᱮᱫ ᱞᱮᱠᱟᱱᱟ ᱱᱤᱭᱟᱹ ᱦᱩᱭᱩᱜ ᱠᱟᱱᱟ ᱢᱮᱱ ᱤᱢᱯᱳᱨᱴᱮᱱᱴ ᱱᱚᱰᱮ ᱫᱚ ᱛᱚ ᱟᱢ ᱱᱤᱡᱮ ᱡᱚᱠᱷᱚᱱ ᱴᱷᱤᱠ ᱢᱮᱱᱟᱢᱟ ᱱᱤᱭᱟᱹ ᱵᱟᱨ ᱨᱳᱥᱴᱟᱨᱟᱜ ᱫᱤᱠ ᱥᱮᱡ ᱵᱚᱱ ᱦᱮᱡ ᱞᱮᱱᱜᱮ ᱛᱚ ᱱᱩᱠᱩ ᱨᱳᱥᱴᱟᱨ ᱡᱩᱫᱤ ᱢᱤᱫᱴᱮᱡ ᱫᱤᱠ ᱵᱚᱱ ᱠᱷᱮᱭᱟᱞ ᱛᱟᱠᱚ ᱠᱷᱟᱡ ᱱᱚᱛᱮ ᱮᱥ ᱴᱤ ᱨᱮᱱᱟᱜ ᱠᱟᱛᱷᱟ ᱜᱮ ᱡᱩᱫᱤᱧ ᱥᱟᱵ ᱠᱷᱟᱡ ᱟᱪᱪᱷᱟ ᱮᱢᱚᱱ ᱠᱤ ᱡᱟᱦᱟᱱᱟᱜ ᱜᱷᱚᱴᱟᱣ ᱠᱟᱱᱟ ᱡᱮᱠᱷᱟᱱᱮ ᱢᱤᱫᱴᱮᱡ ᱠᱚᱲᱟ ᱠᱤᱢᱵᱟ ᱠᱩᱲᱤ ᱢᱚᱡᱽ ᱜᱮᱭᱟ ᱟᱨ ᱩᱱᱤ ᱦᱚᱲ ᱱᱚᱝᱠᱟᱭ ᱨᱳᱥᱴᱮ ᱠᱟᱱᱟᱭ ᱱᱚᱝᱠᱟ ᱫᱚ ᱵᱟᱝ ᱦᱩᱭᱩᱜ ᱠᱟᱱᱟ ᱛᱚ ᱤᱧ ᱡᱚᱠᱷᱚᱡ ᱪᱮᱫ ᱵᱚᱱ ᱧᱮᱞᱟ ᱱᱤᱥᱪᱳᱭ ᱠᱳᱱᱳ ᱵᱷᱩᱞ ᱛᱨᱩᱴᱤ ᱠᱚᱨᱟᱣ ᱠᱟᱫᱟ ᱠᱤᱢᱵᱟ ᱞᱤᱢᱤᱴ ᱠᱷᱚᱡ ᱵᱟᱦᱨᱮ ᱨᱮ ᱪᱟᱞᱟᱣ ᱠᱟᱱᱟ ᱚᱱᱟ ᱛᱟᱨ ᱯᱷᱚᱞᱮ ᱜᱮ ᱠᱤᱱᱛᱩ ᱚᱱᱟ ᱨᱳᱥᱴ ᱨᱮᱱᱟᱜ ᱥᱩᱡᱳᱜᱽ ᱠᱚ ᱧᱟᱢ ᱫᱟᱠᱚ ᱛᱚ ᱥᱮᱭ ᱦᱤᱥᱟᱹᱵ ᱜᱮ ᱟᱵᱚ ᱱᱤᱭᱟᱹ ᱠᱟᱛᱷᱟ ᱵᱚᱱ

ᱱᱮᱠᱥᱴ ᱪᱮᱫ ᱤᱧ ᱨᱚᱲᱟ ᱵᱟᱹᱧ ᱨᱚᱲᱟ ᱡᱮᱦᱮᱛᱩ ᱱᱤᱭᱟᱹ ᱵᱷᱤᱰᱭᱳ ᱠᱚ ᱠᱳᱱᱳ ᱥᱠᱨᱤᱯᱴ ᱱᱤᱭᱟᱹ ᱫᱚ ᱵᱟᱹᱧ ᱨᱚᱲᱫᱟ ᱡᱟ ᱢᱚᱱᱨᱮ ᱦᱮᱡ ᱤᱧ ᱠᱟᱱᱟ ᱚᱱᱟᱜᱤᱧ ᱨᱚᱲᱫᱟ ᱡᱮᱦᱮᱛᱩ ᱥᱟᱰᱮᱱᱞᱤ ᱜᱤᱧ ᱦᱤᱡᱩᱜ ᱠᱟᱱᱟ ᱱᱤᱭᱟᱹ ᱥᱴᱮᱯ ᱡᱮᱦᱮᱛᱩ ᱥᱟᱰᱮᱱ ᱨᱮᱜᱤᱧ ᱦᱤᱡᱩᱜ ᱠᱟᱱᱟ ᱟᱨ ᱯᱚᱨᱤᱵᱮᱥ ᱦᱚᱸ ᱟᱹᱰᱤ ᱢᱚᱡᱽ ᱜᱮ ᱧᱮᱞᱚᱜ ᱠᱟᱱᱟ ᱥᱟᱺᱜᱤᱧ ᱨᱮ ᱯᱟᱦᱟᱲ ᱴᱟᱦᱟᱲ ᱠᱚᱧ ᱧᱮᱞᱫᱟ ᱛᱚ ᱛᱚᱵᱩ ᱥᱟᱱᱛᱷᱟᱞᱤ ᱢᱚᱫᱽᱫᱷᱮ ᱡᱩᱫᱤ ᱡᱟᱦᱟᱱᱟᱜ ᱡᱤᱱᱤᱥ ᱵᱚᱱ ᱫᱤᱥᱟᱹᱭ ᱠᱷᱟᱡ ᱛᱷᱚᱲᱟᱧ ᱩᱪᱩᱲ ᱧᱚᱜ ᱞᱮᱱᱜᱮ ᱛᱟᱭᱱᱚᱢ ᱥᱮᱫ ᱤᱧ ᱩᱫᱩᱜ ᱠᱟᱜ ᱜᱮ ᱵᱷᱤᱭᱩ ᱠᱮᱢᱮᱨᱟ ᱠᱚᱦᱚᱸ ᱢᱟᱨᱮᱭᱮᱱ ᱛᱤᱧᱟᱹ ᱯᱟᱦᱟᱲ ᱢᱟ ᱞᱟᱹᱴᱩ ᱞᱟᱹᱴᱩ ᱜᱮ ᱧᱮᱞᱚᱜ ᱠᱟᱱ ᱛᱚ ᱡᱟᱭᱦᱳᱠ ᱡᱩᱫᱤ ᱯᱟᱨᱥᱚᱱᱟᱞ ᱡᱟᱦᱟᱱᱟᱜ ᱠᱟᱛᱷᱟᱧ ᱢᱮᱱ ᱠᱷᱟᱡ ᱛᱚ ᱢᱤᱫᱴᱮᱡ ᱫᱤᱠ ᱡᱚᱠᱷᱚᱱᱤᱧ ᱠᱷᱮᱭᱟᱞᱫᱟ ᱵᱟᱝ ᱡᱮ ᱤᱧᱟᱹᱜ ᱵᱷᱤᱰᱤᱭᱳ ᱠᱚᱨᱮ ᱡᱮᱜᱩᱞᱳ ᱢᱮᱱᱟᱜᱼᱟ ᱟᱭᱢᱟ ᱠᱤᱪᱷᱩ ᱜᱤᱧ ᱨᱚᱲ ᱤᱫᱤᱣ ᱠᱟᱫᱟ ᱟᱭᱢᱟ ᱠᱤᱪᱷᱩ ᱜᱤᱧ ᱨᱚᱲ ᱤᱫᱤᱣ ᱠᱟᱫᱟ ᱯᱨᱟᱭ ᱡᱮ ᱡᱮ ᱡᱤᱱᱤᱥ ᱯᱚᱭᱮᱱᱴ ᱫᱚᱨᱠᱟᱨ ᱚᱱᱟ ᱠᱚ ᱠᱤᱱᱛᱩᱧ ᱨᱚᱲ ᱤᱫᱤᱣ ᱠᱟᱫᱟ ᱟᱨ ᱟᱥᱟ ᱠᱚᱨᱤ ᱠᱤᱪᱷᱩᱴᱟ ᱦᱚᱭᱛᱳ ᱠᱳᱛᱷᱟᱣ ᱠᱷᱟᱢᱛᱤ ᱛᱟᱦᱮᱱ ᱠᱷᱟᱡ ᱨᱮᱦᱚᱸ ᱛᱟᱦᱚ ᱚᱱᱟ ᱠᱚ ᱵᱤᱥᱚᱭ ᱠᱚᱧ ᱨᱚᱲ ᱤᱫᱤᱣ ᱠᱟᱫᱟ ᱯᱷᱚᱞᱮ ᱱᱤᱭᱟᱹ ᱫᱷᱟᱨᱟᱵᱟᱦᱤᱠ ᱵᱷᱤᱰᱤᱭᱳ ᱠᱤᱱᱛᱩ ᱤᱧ ᱡᱮ ᱫᱚᱨᱠᱟᱨᱤᱧᱟᱹ ᱠᱤᱢᱵᱟ ᱟᱨ ᱦᱚᱸᱧ ᱨᱚᱲ ᱤᱫᱤᱭᱟ ᱛᱮᱢᱚᱱ ᱫᱚᱨᱠᱟᱨ ᱫᱚ ᱵᱟᱝ ᱯᱟᱲᱟᱣ ᱟᱹᱧ ᱠᱟᱱᱟ ᱱᱤᱛᱚᱝ ᱫᱚ ᱟᱥᱟ ᱠᱚᱨᱤ ᱡᱟ ᱵᱷᱤᱰᱭᱳ ᱛᱮᱭᱟᱨ ᱢᱮᱱᱟᱜᱼᱟ ᱚᱱᱟ ᱠᱚᱜᱮ ᱮᱱᱟᱯᱷ ᱛᱚ ᱱᱟᱣᱟ ᱥᱳᱪ ᱦᱤᱥᱟᱹᱵ ᱡᱩᱫᱤᱧ ᱢᱮᱱ ᱠᱷᱟᱡ ᱡᱮ ᱪᱮᱫ ᱡᱮ ᱟᱵᱚ ᱥᱟᱱᱛᱟᱲᱤ ᱥᱚᱢᱟᱡᱽ ᱨᱮ ᱡᱮᱴᱟ ᱢᱮᱱᱟᱜ ᱵᱚᱱ ᱯᱨᱚᱛᱤᱴᱤ ᱫᱤᱠ ᱠᱷᱚᱡ ᱜᱮᱵᱚᱱ ᱠᱚᱢ ᱡᱩᱨᱤ ᱜᱮᱭᱟ ᱱᱤᱭᱟᱹ ᱢᱟ ᱟᱵᱚ ᱮᱯᱥᱮᱴ ᱞᱟᱜᱟᱣ ᱵᱚᱱ ᱜᱮ ᱠᱤᱱᱛᱩ ᱱᱤᱭᱟᱹ ᱠᱷᱮᱛᱨᱮ ᱪᱮᱫ ᱦᱩᱭᱩᱜ ᱠᱟᱱᱟ ᱡᱮᱠᱷᱟᱱᱮ ᱵᱚᱱ ᱧᱮᱞ ᱠᱷᱟᱡ ᱡᱮ ᱟᱵᱚᱣᱟᱜ ᱢᱤᱫᱴᱮᱱ ᱯᱟᱨᱥᱳᱱᱟᱞ ᱯᱚᱨᱤᱥᱛᱷᱤᱛᱤ ᱛᱟᱦᱮᱱᱟ ᱡᱮ ᱠᱳᱱᱳ ᱥᱚᱢᱚᱥᱥᱟ ᱛᱟᱦᱮᱱᱟ ᱯᱷᱚᱞᱮ ᱟᱵᱚ ᱡᱮ ᱡᱤᱱᱤᱥᱴᱟ ᱠᱚᱨᱟᱣ ᱵᱚᱱ ᱢᱮᱱᱫᱟ ᱚᱱᱟ ᱠᱤᱱᱛᱩ ᱥᱟᱭᱮᱫ ᱵᱟᱝ ᱦᱩᱭᱩᱜᱼᱟ ᱟᱨ ᱯᱚᱨᱤᱥᱛᱷᱤᱛᱤ ᱚᱠᱟ ᱠᱷᱚᱱ ᱚᱠᱟᱨᱮ ᱤᱫᱤ ᱵᱚᱱᱟ ᱚᱱᱟ ᱫᱚ ᱵᱟᱵᱚᱱ ᱵᱩᱡᱷᱟᱹᱣ ᱴᱷᱤᱠᱫᱟ ᱛᱳ ᱱᱤᱭᱟᱹ ᱛᱟᱞᱟ ᱨᱮ ᱡᱟᱦᱟᱸᱭ ᱜᱮ ᱥᱟᱠᱥᱮᱥ ᱠᱚᱠᱚ ᱧᱟᱢ ᱫᱟᱠᱚ ᱟᱹᱰᱤ ᱢᱚᱡᱽ ᱠᱟᱛᱷᱟ ᱟᱹᱰᱤ ᱱᱟᱯᱟᱭ ᱠᱟᱛᱷᱟ ᱩᱱᱠᱩ ᱟᱠᱚᱣᱟᱜ ᱠᱟᱹᱢᱤᱭᱟᱹ ᱠᱚ ᱡᱟᱹᱨᱤ ᱤᱫᱤ ᱠᱟᱜ ᱜᱮ ᱛᱟᱨᱯᱚᱨᱮ ᱦᱩᱭᱩᱜ ᱠᱟᱱᱟ ᱡᱮ ᱥᱟᱱᱛᱟᱲᱤ ᱠᱚ ᱢᱮᱱᱟᱜ ᱵᱚᱱ ᱡᱟᱦᱟᱸᱭ ᱟᱵᱚ ᱥᱟᱠᱥᱮᱥ ᱰᱟᱦᱟᱨ ᱨᱮᱦᱚᱸ ᱵᱟᱵᱚᱱ ᱛᱟᱲᱟᱢ ᱫᱟᱲᱮᱭᱟᱜ ᱠᱟᱱᱟ ᱯᱚᱨᱤᱥᱛᱷᱤᱛᱤ ᱠᱟᱨᱚᱱ ᱛᱮ ᱠᱤᱢᱵᱟ ᱡᱮ ᱠᱳᱱᱳ ᱠᱟᱨᱚᱱ ᱛᱮᱜᱮ ᱛᱚ ᱩᱱᱠᱩ ᱠᱷᱮᱛᱨᱮ ᱡᱮ ᱱᱚᱨᱢᱟᱞ ᱦᱚᱲ ᱢᱮᱱᱟᱜ ᱵᱚᱱᱟ ᱟᱵᱚ ᱠᱷᱮᱛᱨᱮ ᱟᱵᱚᱣᱟᱜ ᱪᱮᱫ ᱠᱚᱨᱟᱣ ᱫᱚᱨᱠᱟᱨ ᱚᱠᱟᱴᱟᱜ ᱡᱤᱱᱤᱥ ᱠᱚᱨᱟᱣ ᱫᱚᱨᱠᱟᱨ ᱛᱚ ᱱᱚᱰᱮ ᱢᱤᱫᱴᱮᱡ ᱜᱮ ᱤᱧ ᱜᱟᱭᱤᱰ ᱤᱧ ᱮᱢᱟ ᱡᱮ ᱤᱧᱟᱹᱜ ᱠᱷᱮᱭᱟᱞ ᱦᱤᱥᱟᱹᱵ ᱢᱚᱱᱮ ᱦᱤᱥᱟᱹᱵ ᱡᱮᱴᱟᱧ ᱢᱮᱱᱫᱟ ᱡᱮ ᱟᱵᱚᱣᱟᱜ ᱦᱤᱥᱟᱹᱵ ᱡᱚᱛᱚ ᱠᱷᱚᱡ ᱦᱮᱞᱛᱷ ᱠᱟᱱᱟ ᱟᱵᱚᱣᱟᱜ ᱤᱢᱯᱳᱨᱴᱮᱱᱴ ᱚᱨᱛᱷᱟᱛ ᱦᱚᱲᱢᱚ ᱢᱚᱡᱽ ᱵᱚᱱ ᱫᱚᱦᱚᱭᱟ ᱟᱵᱚᱣᱟᱜ ᱡᱮ ᱥᱚᱨᱤᱨ ᱢᱮᱱᱟᱜᱼᱟ ᱚᱱᱟ ᱥᱩᱥᱛᱷᱚ ᱵᱚᱱ ᱫᱚᱦᱚᱭᱟ ᱱᱤᱭᱟᱹ ᱵᱤᱥᱚᱭ ᱨᱮ ᱡᱩᱫᱤ ᱟᱵᱚ ᱡᱟᱹᱥᱛᱤ ᱫᱷᱮᱭᱟᱱ ᱵᱚᱱ ᱮᱢᱟᱜ ᱠᱷᱟᱡ ᱡᱮ ᱟᱵᱚᱣᱟᱜ ᱦᱮᱞᱛᱷ ᱚᱠᱟ ᱞᱮᱠᱟᱛᱮ ᱴᱷᱤᱠ ᱛᱟᱦᱮᱱᱟ ᱠᱟᱨᱚᱱ ᱱᱤᱭᱟᱹ ᱞᱟᱦᱟ ᱨᱤᱧ ᱞᱟᱹᱭ ᱤᱫᱤᱣ ᱠᱟᱜ ᱛᱟᱦᱮᱱᱟ ᱟᱵᱚᱣᱟᱜ ᱠᱮᱨᱤᱭᱟᱨ ᱛᱟᱭᱱᱚᱢ ᱨᱮ ᱫᱚ ᱟᱵᱚᱣᱟᱜ ᱜᱳᱞ ᱮᱪᱤᱵᱷ ᱱᱤᱭᱟᱹ ᱠᱚ ᱛᱟᱭᱱᱚᱢ ᱨᱤᱧ ᱞᱟᱹᱭ ᱠᱟᱜ ᱛᱟᱦᱮᱱᱟ ᱠᱤᱱᱛᱩ ᱱᱚᱰᱮ ᱢᱤᱫᱴᱮᱡ ᱡᱤᱱᱤᱥ ᱵᱚᱱ ᱠᱷᱮᱭᱟᱞ ᱠᱷᱟᱡ ᱡᱮ ᱟᱵᱚᱣᱟᱜ ᱦᱮᱞᱛᱷ ᱡᱮᱴᱟ ᱢᱮᱱᱟᱜ ᱟᱵᱚ ᱯᱨᱚᱛᱤᱴᱤ ᱥᱟᱱᱛᱷᱟᱞᱤ ᱯᱷᱮᱢᱮᱞᱤ ᱟᱵᱚᱣᱟᱜ ᱥᱟᱱᱛᱷᱟᱞᱤ ᱡᱟᱹᱛᱤ ᱡᱮᱜᱩᱞᱟᱹ ᱢᱮᱱᱟᱜ ᱵᱚᱱ ᱟᱵᱚ ᱡᱩᱫᱤ

ᱯᱟᱭᱥᱟ ᱠᱷᱚᱨᱚᱪᱚᱜ ᱠᱟᱱᱟ ᱫᱟᱹᱢᱤ ᱚᱲᱟᱜ ᱫᱩᱣᱟᱹᱨ ᱡᱮᱴᱟ ᱜᱮᱢ ᱠᱚᱨᱟᱣ ᱯᱟᱭᱥᱟ ᱠᱤᱱᱛᱩ ᱟᱭᱢᱟ ᱞᱟᱜᱟᱜᱼᱟ ᱯᱚᱨᱤᱥᱛᱷᱤᱛᱤ ᱠᱤᱱᱛᱩ ᱚᱱᱟ ᱯᱟᱭᱥᱟ ᱥᱚᱸᱜᱮ ᱫᱚ ᱯᱟᱭᱥᱟ ᱫᱚ ᱮᱥᱮᱨ ᱫᱚ ᱥᱚᱦᱚᱡᱽ ᱛᱮ ᱵᱟᱭ ᱡᱳᱜᱟᱲ ᱦᱚᱪᱚ ᱢᱮᱭᱟ ᱛᱚ ᱱᱤᱭᱟᱹ ᱠᱷᱮᱛᱨᱮ ᱱᱤᱭᱟᱹ ᱜᱤᱧ ᱢᱮᱱᱟ ᱡᱮ ᱦᱮᱞᱛᱷ ᱜᱮ ᱢᱤᱫᱴᱮᱡ ᱩᱯᱟᱹᱭ ᱢᱮᱱᱟᱜᱼᱟ ᱡᱮᱴᱟ ᱟᱵᱚ ᱥᱟᱱᱛᱟᱲᱤ ᱥᱚᱢᱟᱡᱽ ᱡᱩᱫᱤ ᱢᱚᱡᱽ ᱛᱮᱵᱚᱱ ᱛᱮᱭᱟᱨ ᱫᱟᱲᱮᱭᱟᱜ ᱠᱷᱟᱡ ᱟᱵᱚᱣᱟᱜ ᱦᱮᱞᱛᱷ ᱯᱷᱮᱢᱮᱞᱤᱭᱟᱜ ᱦᱳᱠ ᱜᱤᱫᱽᱨᱟᱹ ᱠᱚᱣᱟᱜ ᱦᱳᱠ ᱡᱮ ᱦᱮᱞᱛᱷ ᱚᱠᱟ ᱞᱮᱠᱟ ᱢᱮᱱᱴᱮᱱ ᱵᱚᱱ ᱫᱚᱦᱚ ᱫᱟᱲᱮᱭᱟᱜᱼᱟ ᱚᱱᱟ ᱛᱟᱭᱱᱚᱢ ᱨᱮ ᱡᱩᱫᱤ ᱵᱚᱱ ᱠᱟᱹᱢᱤ ᱠᱷᱟᱡ ᱛᱟᱦᱚᱞᱮ ᱢᱤᱫᱴᱮᱡ ᱵᱮᱴᱟᱨ ᱞᱟᱭᱤᱯᱷ ᱥᱴᱟᱭᱤᱞ ᱟᱵᱚ ᱯᱨᱚᱛᱤᱴᱤ ᱥᱟᱱᱛᱟᱲᱤ ᱵᱚᱱ ᱧᱟᱢ ᱟᱵᱚᱱ ᱛᱚ ᱚᱱᱟ ᱠᱷᱮᱛᱨᱮ ᱜᱤᱧ ᱢᱮᱱᱫᱟ ᱡᱩᱫᱤ ᱟᱹᱰᱤ ᱠᱚᱢ ᱮᱥᱮᱴ ᱛᱮ ᱠᱚᱢ ᱵᱟᱡᱮᱴ ᱛᱮ ᱡᱩᱫᱤ ᱡᱟᱦᱟᱱᱟᱜ ᱢᱤᱫᱴᱤᱡ ᱵᱮᱴᱟᱨ ᱵᱚᱱ ᱠᱚᱨᱟᱣ ᱫᱟᱲᱮᱭᱟᱜ ᱠᱷᱟᱱ ᱚᱱᱟ ᱫᱚ ᱦᱩᱭᱩᱜ ᱠᱟᱱᱟ ᱟᱵᱚᱣᱟᱜ ᱦᱮᱞᱛᱷ ᱟᱵᱚᱣᱟᱜ ᱦᱚᱲᱢᱚ ᱢᱚᱡᱽ ᱛᱮᱵᱚᱱ ᱫᱚᱦᱚᱭᱟ ᱞᱟᱸᱫᱟ ᱦᱟᱹᱥᱤ ᱠᱷᱩᱥᱤ ᱛᱚᱠᱷᱚᱱ ᱜᱮ ᱤᱱᱟᱹᱜ ᱫᱤᱱ ᱫᱷᱚᱨᱮ ᱜᱮ ᱛᱟᱦᱮᱱᱟ ᱛᱤᱱᱟᱹᱜ ᱫᱤᱱ ᱟᱢᱟᱜ ᱦᱮᱞᱛᱷ ᱢᱚᱡᱽ ᱛᱟᱦᱮᱱᱟ ᱟᱢ ᱚᱠᱟ ᱦᱤᱥᱟᱹᱵ ᱮᱢ ᱵᱟᱯᱞᱟᱜ ᱠᱟᱱᱟᱢ ᱪᱤᱠᱟᱹᱜ ᱠᱟᱱᱟᱢ ᱚᱠᱟᱨᱮ ᱪᱮᱫ ᱵᱟᱭᱤᱠ ᱮᱢ ᱠᱤᱨᱤᱧᱫᱟ ᱵᱟᱢ ᱠᱤᱨᱤᱧᱫᱟ ᱟᱢᱟᱜ ᱦᱚᱲᱢᱚ ᱡᱩᱫᱤ ᱢᱤᱫ ᱫᱚᱢ ᱵᱟᱹᱲᱤᱡᱚᱜ ᱠᱷᱟᱱ ᱡᱚᱛᱚ ᱜᱮ ᱵᱮᱠᱟᱨ ᱜᱮᱢ ᱟᱹᱭᱠᱟᱹᱣᱟ ᱛᱚ ᱱᱚᱝᱠᱟᱱ ᱦᱚᱸ ᱢᱤᱫᱴᱮᱡ ᱢᱚᱱ ᱨᱮ ᱠᱩᱠᱢᱩᱧ ᱫᱚᱦᱚᱭᱮᱫᱟ ᱡᱮ ᱦᱮᱞᱛᱷ ᱫᱤᱠ ᱠᱷᱚᱡ ᱟᱵᱚᱣᱟᱜ ᱦᱚᱲᱢᱚ ᱡᱩᱫᱤ ᱟᱹᱰᱤ ᱢᱚᱡᱽ ᱥᱩᱥᱛᱷᱚ ᱛᱟᱦᱮᱱ ᱠᱷᱟᱡ ᱵᱟᱹᱠᱤ ᱦᱚᱲ ᱠᱷᱚᱡ ᱮᱠᱵᱟᱨᱮ ᱨᱳᱜᱽ ᱢᱩᱠᱛᱚ ᱡᱩᱫᱤ ᱦᱚᱲᱢᱚ ᱵᱚᱱ ᱫᱚᱦᱚ ᱫᱟᱲᱮᱭᱟᱜ ᱠᱷᱟᱡ ᱟᱵᱚ ᱥᱟᱱᱛᱷᱟᱞᱤ ᱛᱟᱦᱚᱞᱮ ᱱᱤᱭᱟᱹ ᱦᱚᱸ ᱢᱤᱫᱴᱮᱡ ᱯᱨᱟᱣᱩᱰ ᱵᱤᱥᱚᱭ ᱠᱟᱱᱟ ᱥᱚᱢᱟᱡᱽ ᱞᱟᱹᱜᱤᱫ ᱟᱹᱰᱤ ᱢᱚᱡᱽ ᱵᱤᱥᱚᱭ ᱠᱟᱱᱟ ᱛᱤᱱᱟᱹᱜ ᱜᱤᱫᱽᱨᱟᱹᱭ ᱠᱷᱩᱜᱟᱭ ᱪᱤᱠᱟᱭᱟᱭ ᱨᱩᱣᱟᱹᱜ ᱠᱟᱱᱟᱭ ᱦᱟᱹᱥᱩᱜ ᱠᱟᱱᱟᱭ ᱚᱠᱚᱭᱟᱜ ᱪᱮᱫ ᱪᱤᱠᱟᱹᱜ ᱠᱟᱱᱟ ᱠᱟᱨᱚᱱ ᱢᱤᱫᱴᱮᱱ ᱫᱤᱠᱩ ᱡᱚᱠᱷᱚᱱ ᱦᱚᱥᱯᱤᱴᱟᱞ ᱠᱚᱦᱚᱸᱢ ᱪᱟᱞᱟᱜ ᱤᱧ ᱡᱚᱠᱷᱚᱱ ᱟᱵᱚ ᱥᱟᱱᱛᱟᱲᱤ ᱠᱚᱦᱚᱸ ᱡᱩᱫᱤ ᱵᱚᱱ ᱧᱮᱞ ᱠᱚᱠᱷᱟᱱ ᱤᱱᱟᱹᱜ ᱰᱷᱮᱨ ᱯᱚᱭᱥᱟ ᱠᱚ ᱮᱢ ᱜᱤᱰᱤ ᱜᱚᱫ ᱠᱟᱜ ᱠᱟᱱᱟ ᱢᱤᱫᱴᱮᱱ ᱜᱮ ᱨᱤᱡᱮᱱ ᱟᱵᱚ ᱠᱤᱱᱛᱩ ᱡᱟᱦᱟᱱᱟᱜ ᱥᱟᱭᱤᱰ ᱤᱯᱷᱮᱠᱴ ᱮᱢᱚᱱ ᱡᱤᱱᱤᱥ ᱜᱮᱵᱚᱱ ᱡᱚᱢᱫᱟ ᱚᱱᱟ ᱠᱚ ᱠᱟᱨᱚᱱ ᱛᱮᱫᱚ ᱵᱟᱝ ᱵᱟᱥ ᱠᱟᱨᱚᱱ ᱱᱤᱭᱟᱹᱜᱮ ᱟᱵᱚ ᱟᱵᱚᱣᱟᱜ ᱦᱮᱞᱛᱷ ᱱᱤᱭᱮ ᱵᱟᱵᱚᱱ ᱥᱚᱪᱮᱛᱚᱱ ᱠᱟᱱᱟ ᱵᱟᱭ ᱮᱠᱥᱤᱰᱮᱱᱴᱞᱤ ᱡᱟᱦᱟᱱᱟᱜ ᱠᱤᱪᱷᱩ ᱜᱷᱚᱴᱟᱣ ᱞᱮᱱᱠᱷᱟᱡ ᱚᱱᱟ ᱟᱞᱟᱫᱟ ᱨᱤᱡᱮᱱ ᱠᱟᱱᱟ ᱠᱤᱱᱛᱩ ᱟᱵᱚ ᱟᱵᱚᱣᱟᱜ ᱰᱮᱞᱤ ᱡᱮ ᱤᱭᱩᱥᱮᱡᱽ ᱡᱤᱱᱤᱥ ᱠᱚ ᱢᱮᱱᱟᱜᱼᱟ ᱚᱱᱟ ᱠᱚ ᱠᱟᱨᱚᱱ ᱛᱮ ᱠᱤᱱᱛᱩ ᱦᱮᱞᱛᱷ ᱵᱤᱜᱽᱲᱟᱹᱜ ᱠᱟᱱ ᱛᱟᱵᱚᱱᱟ ᱠᱟᱨᱚᱱ ᱦᱮᱞᱛᱷ ᱛᱟᱭᱱᱚᱢ ᱨᱮ ᱟᱵᱚ ᱵᱟᱵᱚᱱ ᱯᱷᱳᱠᱟᱥᱫᱟ ᱟᱵᱚᱣᱟᱜ ᱴᱳᱴᱟᱞ ᱯᱷᱳᱠᱟᱥ ᱛᱟᱦᱮᱱ ᱠᱟᱱᱟ ᱦᱟᱹᱱᱤᱭᱟᱜ ᱪᱮᱫ ᱢᱮᱱᱟᱜᱼᱟ ᱵᱟᱹᱱᱩᱜ ᱛᱟᱭᱟ ᱦᱟᱹᱱᱤ ᱪᱮᱫ ᱮ ᱪᱤᱠᱟᱹᱭᱫᱟ ᱦᱟᱹᱱᱤ ᱪᱮᱫ ᱮ ᱠᱤᱨᱤᱧᱫᱟ ᱱᱚᱝᱠᱟᱱ ᱛᱟᱭᱱᱚᱢ ᱨᱮ ᱟᱵᱚ ᱡᱩᱫᱤ ᱦᱮᱞᱛᱷ ᱱᱤᱭᱟᱹ ᱢᱮᱱ ᱯᱷᱳᱠᱟᱥ ᱵᱚᱱ ᱫᱚᱦᱚᱭ ᱠᱷᱟᱡ ᱛᱟᱦᱚᱞᱮ ᱟᱵᱚᱣᱟᱜ ᱯᱨᱟᱭ ᱞᱟᱭᱤᱯᱷ ᱨᱮᱱᱟᱜ ᱯᱷᱤᱯᱴᱤ ᱯᱟᱨᱥᱮᱱᱴ ᱥᱚᱢᱚᱥᱥᱟ ᱜᱮ ᱥᱚᱢᱟᱫᱷᱟᱱ ᱮᱱᱟ ᱟᱵᱚ ᱡᱟᱦᱟᱸ ᱛᱤᱱᱟᱹᱜ ᱰᱤᱯᱨᱮᱥᱚᱱ ᱵᱚᱱ ᱦᱟᱛᱟᱣᱫᱟ ᱡᱟᱦᱟᱸᱭ ᱮᱱᱡᱟᱭᱴᱤ ᱨᱮ ᱢᱮᱱᱟᱜ ᱵᱚᱱᱟ ᱡᱮᱠᱳᱱᱳ ᱥᱚᱢᱚᱥᱥᱟ ᱨᱮ ᱚᱱᱟ ᱠᱚ ᱠᱤᱱᱛᱩ ᱯᱞᱟᱥ ᱟᱵᱚᱣᱟᱜ ᱦᱮᱞᱛᱷ ᱥᱚᱝᱜᱮ ᱡᱩᱠᱛᱚ ᱛᱟᱦᱮᱱ ᱠᱟᱱᱟ ᱡᱚᱲᱤᱛᱚ ᱛᱟᱦᱮᱱ ᱠᱟᱱᱟ ᱡᱮ ᱟᱵᱚ ᱯᱷᱤᱭᱩᱪᱟᱨ ᱱᱤᱭᱮ ᱵᱚᱱ ᱪᱤᱱᱛᱟᱹᱜ ᱠᱟᱱᱟ ᱪᱮᱫᱟᱜ ᱵᱚᱱ ᱪᱤᱱᱛᱟᱹᱜ ᱠᱟᱱᱟ ᱠᱟᱨᱚᱱ ᱟᱵᱚᱣᱟᱜ ᱦᱮᱞᱛᱷ ᱡᱩᱫᱤ ᱡᱟᱦᱟᱸ ᱞᱮᱠᱟ ᱥᱚᱢᱚᱥᱥᱟ ᱦᱩᱭ ᱞᱮᱱᱠᱷᱟᱡ